ᱱᱮᱥᱞᱟᱭ ᱯᱟᱦᱴᱟ ᱥᱮᱫ ᱠᱷᱚᱡ ᱥᱟᱱᱟᱢ ᱠᱚ ᱥᱟᱹᱜᱩᱱ ᱡᱚᱦᱟᱨ ᱟᱥᱟᱢ ᱨᱮᱭᱟᱜ ᱩᱫᱟᱞᱜᱩᱲᱤ ᱡᱤᱞᱟ ᱠᱷᱚᱱ ᱦᱤᱡᱩᱜ ᱠᱟᱱᱟ ᱢᱤᱫ ᱵᱚᱛᱚᱨᱟᱱᱟᱜ ᱠᱷᱚᱵᱚᱨ ᱢᱮᱱᱠᱷᱟᱱ ᱥᱟᱱᱛᱤ ᱵᱤᱴᱤᱟᱨ ᱨᱮ ᱪᱤᱠᱟᱛᱮ ᱵᱟᱨ ᱵᱟᱨ ᱦᱩᱭᱩᱜ ᱠᱟᱱᱟ ᱥᱟᱱᱛᱟᱲ ᱡᱟᱹᱛ ᱪᱮᱛᱟᱱ ᱨᱮ ᱱᱚᱝᱠᱟᱱ ᱜᱷᱚᱴᱚᱱᱟ ᱵᱤᱴᱤᱟᱨ ᱥᱚᱨᱠᱟᱨ ᱥᱮ ᱟᱥᱟᱢ ᱥᱚᱨᱠᱟᱨ ᱪᱮᱫᱟᱜ ᱵᱟᱭ ᱢᱮᱫ ᱞᱩᱛᱩᱨᱟᱜ ᱠᱟᱱᱟ ᱥᱮ ᱯᱨᱚᱥᱟᱥᱚᱱᱟᱜ ᱞᱟᱹᱧᱪᱟᱲᱦᱟ ᱠᱷᱟᱹᱛᱤᱨ ᱛᱮ ᱵᱟᱹᱲᱤᱡ ᱠᱟᱹᱢᱤ ᱦᱚᱲ ᱵᱟᱝᱠᱚ ᱵᱚᱛᱚᱨᱟᱜ ᱠᱟᱱᱟ ᱟᱥᱟᱢ ᱨᱮᱭᱟᱜ ᱩᱫᱟᱞᱜᱩᱲᱤ ᱡᱤᱞᱟ ᱨᱮ ᱢᱮᱱᱟᱜ ᱛᱤᱱ ᱱᱚᱝ ᱢᱟᱡᱚᱞᱤ ᱟᱛᱳ ᱨᱮ ᱛᱤᱦᱤᱧ ᱪᱟᱞᱟᱣᱮᱱ ᱧᱤᱫᱟᱹ ᱢᱮᱛᱟᱜ ᱢᱮ ᱪᱷᱚᱭ ᱛᱟᱹᱨᱤᱠᱷ ᱢᱚᱝᱜᱚᱞ ᱵᱟᱨ ᱟᱢᱫᱟ ᱥᱟᱲᱮ ᱟᱴ ᱵᱟᱡᱟᱜ ᱧᱤᱫᱟᱹ ᱥᱩᱱᱤᱨᱟᱢ ᱵᱟᱥᱠᱮ ᱨᱮᱱ ᱠᱚᱲᱟ ᱵᱩᱫᱽᱨᱟᱹ ᱵᱟᱥᱠᱮ ᱫᱚ ᱚᱲᱟᱜ ᱵᱷᱤᱛᱨᱤ ᱨᱮ ᱯᱟᱲᱦᱟᱜ ᱥᱚᱢᱚᱭ ᱚᱠᱛᱮ ᱨᱮ ᱵᱟᱨᱦᱮ ᱠᱷᱚᱱ ᱠᱟᱹᱣᱟᱹ ᱨᱩᱣᱟᱹ ᱥᱟᱰᱮ ᱮ ᱟᱸᱡᱚᱢ ᱠᱮᱫᱟ ᱠᱷᱟᱱ ᱜᱮ ᱞᱟᱭᱤᱴ ᱥᱟᱵ ᱠᱟᱛᱮ ᱵᱟᱨᱦᱮ ᱛᱮ ᱩᱰᱩᱠᱮᱱᱟ ᱟᱨᱮ ᱞᱟᱭᱤᱴ ᱧᱟᱢ ᱠᱮᱫ ᱠᱚᱣᱟ ᱢᱮᱫᱦᱟ ᱛᱚᱞ ᱟᱥᱮᱫ ᱟᱠᱟᱱ ᱢᱮᱪᱚᱜ ᱠᱚᱲᱟ ᱠᱷᱟᱱ ᱜᱮ ᱩᱱᱤ ᱴᱷᱮᱱ ᱫᱟᱹᱲ ᱟᱹᱜᱩ ᱠᱟᱛᱮ ᱠᱚ ᱫᱟᱞ ᱠᱮᱫᱮ ᱥᱟᱶᱛᱮ ᱠᱷᱩᱯᱲᱤ ᱠᱚ ᱩᱫᱩᱜ ᱟᱫᱮᱭᱟ ᱡᱟᱦᱟᱸ ᱞᱮᱠᱟᱛᱮ ᱪᱷᱟᱰᱟᱣ ᱠᱟᱛᱮ ᱵᱩᱫᱽᱨᱟᱹᱭ ᱵᱟᱥᱠᱮ ᱫᱚ ᱚᱸᱰᱮ ᱠᱷᱚᱱᱮ ᱫᱟᱹᱲ ᱠᱮᱫᱟ ᱟᱨ ᱪᱮᱫ ᱠᱚ ᱚᱴᱚ ᱟᱨ ᱚᱱᱟ ᱟᱛᱳ ᱨᱮᱱ ᱜᱚᱜᱚ ᱡᱚᱱᱟ ᱦᱚᱸ ᱚᱱᱟ ᱟᱸᱡᱚᱢ ᱛᱮᱠᱚ ᱩᱰᱩᱠ ᱞᱮᱱ ᱨᱮ ᱠᱷᱩᱠᱲᱤ ᱫᱟᱣ ᱠᱚ ᱩᱫᱩᱜ ᱟᱫ ᱠᱚᱣᱟ ᱢᱮᱛᱟ ᱠᱚ ᱠᱟᱱᱟ ᱠᱚ ᱛᱤᱦᱤᱧ ᱵᱟᱨᱚᱴᱟ ᱧᱤᱫᱟᱹ ᱵᱷᱤᱛᱨᱤ ᱨᱮ ᱟᱯᱮᱭᱟᱜ ᱠᱷᱟᱡᱽᱱᱟ ᱨᱚᱥᱤᱫ ᱟᱞᱮ ᱴᱷᱮᱱ ᱡᱚᱢᱟᱭ ᱪᱟᱵᱟᱭ ᱞᱟᱹᱜᱤᱫ ᱫᱷᱚᱢᱠᱟᱣ ᱠᱚ ᱮᱢᱟᱣᱟᱫ ᱠᱚᱣᱟ ᱚᱱᱟ ᱠᱷᱟᱹᱛᱤᱨ ᱛᱮ ᱚᱸᱰᱮᱱ ᱠᱚ ᱨᱟᱭᱚᱛ ᱫᱚ ᱨᱟᱣᱛᱟ ᱛᱷᱟᱱᱟ ᱨᱮ ᱞᱟᱹᱞᱤᱥ ᱠᱚ ᱮᱢ ᱟᱠᱟᱫᱟ ᱡᱮᱢᱚᱱ ᱩᱥᱟᱹᱨᱟ ᱛᱮ ᱵᱤᱪᱟᱹᱨ ᱦᱩᱭᱩᱜᱚᱜ ᱚᱱᱟ ᱜᱷᱚᱴᱚᱱᱟ ᱵᱟᱰᱟᱭ ᱧᱟᱢ ᱠᱟᱛᱮ ᱥᱟᱱᱛᱟᱞ ᱥᱟᱱᱛᱟᱞ ᱯᱟᱹᱴᱷᱩᱣᱟᱹ ᱥᱟᱶᱛᱟ ᱩᱫᱟᱹᱞᱜᱩᱲᱤ ᱡᱤᱞᱟ ᱵᱟᱹᱭᱥᱤ ᱨᱮᱱ ᱢᱩᱞ ᱢᱟᱹᱪᱤ ᱦᱟᱹᱨᱤᱨᱟᱢ ᱢᱟᱹᱨᱰᱤᱭᱟᱜ ᱟᱹᱭᱩᱨ ᱛᱮ ᱠᱷᱟᱹᱴᱤ ᱠᱷᱚᱵᱚᱨ ᱵᱟᱰᱟᱭ ᱡᱚᱝ ᱞᱟᱹᱜᱤᱫ ᱠᱚ ᱥᱮᱴᱮᱨ ᱞᱮᱱᱟ ᱪᱮᱫ ᱠᱚ ᱢᱮᱱ ᱟᱠᱟᱫᱟ ᱫᱮᱞᱟ ᱵᱚᱱ ᱟᱸᱡᱚᱢᱟ ᱩᱫᱟᱹᱞᱜᱩᱲᱤ ᱠᱷᱚᱱ ᱥᱟᱠᱷᱟᱭᱞ ᱠᱤᱥᱠᱩᱣᱟ ᱨᱤᱯᱳᱨᱴ ᱱᱮᱥ ᱞᱟᱭᱤᱵ ᱴᱩᱭᱮᱱᱴᱤ ᱯᱷᱳᱨ ᱦᱚᱞᱟ ᱢᱚᱝᱜᱚᱞᱵᱟᱨ ᱟᱹᱭᱩᱵ ᱟᱴ ᱵᱟᱡᱟ ᱥᱟᱲᱮ ᱟᱴ ᱵᱟᱡᱟ ᱜᱟᱱ ᱚᱠᱛᱮ ᱨᱮ ᱛᱚ ᱟᱨ ᱤᱧᱟᱹᱜ ᱧᱩᱛᱩᱢ ᱫᱚ ᱦᱩᱭᱩᱜ ᱠᱟᱱᱟ ᱥᱩᱱᱤᱨᱟᱢ ᱵᱟᱥᱠᱮ ᱟᱛᱳ ᱫᱚ ᱛᱤᱱ ᱱᱚᱢ ᱢᱟᱡᱩᱞᱤ ᱛᱷᱟᱱᱟ ᱢᱚᱣᱡᱟ ᱩᱫᱟᱞᱜᱩᱨᱤ ᱰᱤᱥᱴᱨᱤᱠ ᱦᱚᱸ ᱩᱫᱟᱞᱜᱩᱨᱤ ᱜᱮ ᱟᱫᱚ ᱦᱚᱞᱟ ᱢᱚᱝᱜᱚᱞ ᱵᱟᱨ ᱫᱚ ᱤᱧ ᱫᱚ ᱚᱲᱟᱜ ᱨᱮᱫᱚ ᱵᱟᱹᱧ ᱛᱟᱦᱮᱸ ᱠᱟᱱᱟ ᱛᱚ ᱨᱟᱡᱩᱣᱟᱜ ᱱᱚᱝᱠᱟᱱᱟᱜ ᱢᱤᱫ ᱜᱟᱯᱟᱞᱢᱟᱨᱟᱣ ᱛᱟᱦᱮᱸ ᱠᱟᱱᱛᱮ ᱚᱱᱛᱮ ᱨᱮᱜᱮ ᱤᱧ ᱫᱚᱧ ᱛᱟᱦᱮᱸ ᱠᱟᱱᱟ ᱡᱩᱨᱤᱯᱟᱹᱨᱤ ᱟᱨ ᱚᱱᱛᱮ ᱞᱤᱧ ᱛᱟᱦᱮᱸ ᱠᱟᱱᱛᱮ ᱚᱸᱰᱮ ᱜᱮ ᱪᱮᱫ ᱵᱟᱝ ᱠᱚ ᱠᱟᱹᱢᱩᱜ ᱠᱟᱱ ᱛᱟᱦᱮᱱᱟ ᱚᱲᱟᱜ ᱥᱮᱫ ᱛᱚ ᱚᱲᱟᱜ ᱥᱮᱫ ᱠᱚ ᱠᱟᱹᱢᱩᱜ ᱠᱟᱱ ᱛᱟᱦᱮᱱᱟ ᱟᱫᱚ ᱢᱤᱫᱴᱮᱡ ᱦᱚᱱᱫᱮᱠ ᱦᱤᱡᱩᱜ ᱠᱟᱱᱟ ᱡᱮ ᱱᱚᱣᱟ ᱛᱤᱱ ᱱᱚᱢᱵᱚᱨ ᱢᱟᱹᱡᱷᱤᱞᱤ ᱨᱮᱢᱟ ᱢᱤᱢᱤᱫ ᱢᱤᱫ ᱨᱚᱠᱚᱢ ᱠᱚ ᱦᱤᱡᱩᱜ ᱜᱮᱭᱟ ᱩᱱᱠᱩ ᱞᱟᱦᱟ ᱪᱟᱰᱵᱚᱞ ᱠᱚᱢᱟ ᱦᱟᱲᱟᱢ ᱠᱚᱲᱟ ᱠᱚᱢᱟ ᱛᱚ ᱚᱱᱟ ᱜᱮᱞᱮ ᱢᱮᱱ ᱠᱮᱫᱟ ᱟᱞᱮ ᱫᱚ ᱦᱟᱲᱟᱢ ᱠᱚᱲᱟ ᱠᱟᱱᱟ ᱠᱚ ᱯᱟᱥᱮᱡ ᱢᱮᱱᱛᱮ ᱟᱸᱡᱚᱢᱮᱫ ᱠᱟᱱ ᱨᱮᱦᱚᱸ ᱟᱨᱟᱢ ᱜᱮ ᱢᱮᱱᱟᱜ ᱞᱮᱭᱟ ᱛᱚ ᱚᱱᱟᱜᱮ ᱦᱚᱱᱫᱮᱠ ᱫᱚ ᱦᱮᱡ ᱜᱚᱫᱚᱜᱼᱟ ᱫᱚ ᱛᱮᱦᱮᱧ ᱦᱮᱡ ᱮᱱ ᱠᱷᱟᱱ ᱢᱟ ᱱᱚᱰᱮ ᱠᱚ ᱞᱟᱹᱭ ᱵᱟᱲᱟ ᱟᱹᱫᱤᱧ ᱱᱚᱝᱠᱟ ᱱᱚᱝᱠᱟ ᱟᱨᱟᱜ ᱢᱮᱪᱚᱜ ᱠᱚᱠᱚ ᱦᱮᱡ ᱞᱮᱱᱟ ᱟᱨ ᱤᱧ ᱨᱮᱱ ᱜᱤᱫᱽᱨᱟᱹ ᱩᱱᱤ ᱫᱚ ᱧᱩᱛᱩᱢ ᱦᱩᱭᱩᱜ ᱠᱟᱱ ᱛᱟᱭᱟ ᱵᱩᱫᱷᱨᱟᱹᱭ ᱵᱟᱥᱠᱮ ᱟᱨ ᱩᱱᱤ ᱜᱤᱫᱽᱨᱟᱹ ᱫᱚ ᱠᱞᱟᱥ ᱴᱮᱱ ᱨᱮ ᱯᱟᱲᱦᱟᱜ ᱠᱟᱱᱟ ᱟᱨ ᱯᱟᱲᱦᱟᱜ ᱠᱟᱱ ᱛᱟᱦᱮᱱᱟ ᱟᱫᱚ ᱚᱱᱠᱟ ᱜᱮ ᱠᱟᱹᱣᱢᱟᱹᱜ ᱠᱟᱱ ᱛᱟᱦᱮᱱᱟ ᱠᱚ ᱪᱤᱞᱤ ᱠᱚ ᱠᱟᱹᱣᱢᱟᱹᱜ ᱠᱟᱱᱟ ᱢᱮᱱᱛᱮ ᱩᱱᱤ ᱫᱚ ᱴᱚᱨᱪ ᱥᱟᱵ ᱠᱟᱛᱮ ᱧᱤᱨ ᱩᱰᱩᱝ ᱮᱱᱟ ᱟᱨ ᱧᱤᱨ ᱩᱰᱩᱝ ᱠᱟᱛᱮ ᱡᱮ ᱩᱱᱠᱩ ᱠᱚ ᱦᱮᱡ ᱟᱠᱟᱱ ᱦᱚᱲ ᱫᱚ ᱩᱱᱠᱩ ᱠᱚ ᱴᱚᱥ ᱧᱟᱢ ᱠᱮᱫ ᱠᱚᱣᱟ ᱴᱚᱥ ᱧᱟᱢ ᱥᱟᱶ ᱥᱟᱶᱛᱮ ᱩᱱᱠᱩ ᱫᱚ ᱦᱮᱡ ᱠᱟᱛᱮ ᱠᱚ ᱫᱟᱞ ᱠᱮᱫᱮᱭᱟ ᱟᱨ ᱠᱚ ᱞᱮᱵᱮᱫ ᱠᱮᱫᱮᱭᱟ ᱟᱨ ᱢᱟᱱᱮ ᱠᱚ ᱴᱷᱮᱞᱟᱣ ᱵᱷᱤᱸᱫᱟᱹᱲ ᱠᱮᱫᱮᱭᱟ ᱛᱟᱨ ᱚᱱᱟ ᱛᱟᱭᱚᱢ ᱨᱮ ᱴᱚᱥ ᱠᱚ ᱛᱟᱦᱮᱸ ᱠᱟᱱ ᱛᱟᱭᱟ ᱴᱚᱥ ᱦᱚᱸᱭ ᱵᱟᱜᱥᱟᱣ ᱵᱟᱜᱫᱟᱣ ᱠᱮᱫᱟ ᱟᱨ ᱩᱱᱤ ᱜᱤᱫᱽᱨᱟᱹ ᱫᱚ ᱟᱨᱪᱤ ᱪᱷᱟᱰᱟᱣ ᱠᱟᱛᱮ ᱮ ᱫᱟᱹᱲ ᱠᱮᱫᱟ ᱟᱨ ᱚᱱᱟ ᱴᱚᱥ ᱫᱚ ᱟᱲᱟᱜ ᱜᱤᱰᱤ ᱦᱚᱴᱚ ᱠᱟᱫᱟᱭ ᱟᱨ ᱚᱱᱟ ᱴᱚᱥ ᱫᱚ ᱩᱱᱠᱩ ᱢᱮᱪᱚᱜ ᱫᱚ ᱠᱚ ᱤᱫᱤ ᱛᱚᱨᱟ ᱠᱮᱫ ᱛᱟᱭᱟ ᱚᱱᱟ ᱛᱟᱭᱚᱢ ᱤᱧ ᱦᱚᱸ ᱵᱟᱹᱧ ᱛᱟᱦᱮᱸ ᱠᱟᱱᱟ ᱩᱱᱤ ᱜᱤᱫᱽᱨᱟᱹ ᱨᱮᱱ ᱟᱹᱞᱤᱧ ᱡᱤᱡᱤ ᱠᱚ ᱵᱩᱰᱷᱤ ᱮᱱᱛᱮ ᱦᱟᱲᱟᱢ ᱵᱩᱰᱷᱤ ᱫᱚ ᱵᱟᱹᱞᱤᱧ ᱛᱟᱦᱮᱸ ᱠᱟᱱᱟ ᱛᱚ ᱚᱱᱟ ᱠᱚ ᱟᱸᱡᱚᱢ ᱥᱟᱶ ᱥᱟᱶᱛᱮ ᱤᱧ ᱫᱚᱧ ᱫᱟᱹᱲ ᱟᱹᱜᱩ ᱠᱮᱫᱟ ᱱᱚᱣᱟ ᱠᱟᱛᱷᱟ ᱠᱚ ᱞᱟᱹᱭ ᱠᱮᱫᱟ ᱢᱮᱱᱛᱮ ᱟᱹᱰᱤ ᱨᱟᱸᱜᱟᱣ ᱜᱤᱧ ᱟᱹᱭᱠᱟᱹᱣ ᱠᱮᱫᱟ ᱛᱚᱵᱮ ᱤᱱᱟᱹ ᱠᱷᱚᱱ ᱥᱟᱶ ᱥᱟᱶ ᱛᱮᱜᱮ ᱟᱨᱦᱚᱸ ᱢᱤᱫ ᱚᱲᱟᱜ ᱨᱮ ᱱᱚᱰᱮ ᱫᱚ ᱯᱩᱱ ᱢᱚᱬᱮ ᱜᱚᱴᱮᱡ ᱜᱟᱱ ᱜᱷᱟᱨᱚᱸᱡᱽ ᱢᱮᱱᱟᱜᱼᱟ ᱱᱚᱣᱟ ᱫᱚ ᱪᱚᱯᱚᱫ ᱴᱚᱞᱟ ᱢᱟᱹᱡᱷᱤᱞᱤ ᱢᱮᱱᱟᱜᱼᱟ ᱵᱚᱞ ᱯᱷᱤᱞᱰ ᱞᱟᱛᱟᱨ ᱠᱚᱪᱟ ᱴᱚᱞᱟ ᱦᱚᱸ ᱦᱩᱭᱩᱜ ᱠᱟᱱᱟ ᱱᱚᱰᱮ ᱫᱚᱠᱚ ᱧᱩᱢ ᱵᱟᱲᱟᱭ ᱜᱮᱭᱟ ᱟᱛᱳ ᱠᱚᱨᱮ ᱟᱫᱚ ᱚᱸᱰᱮ ᱫᱚ ᱢᱚᱬᱮ ᱜᱷᱟᱨᱚᱸᱡᱽ ᱜᱮ ᱢᱮᱱᱟᱜ ᱞᱮᱭᱟ ᱟᱨ ᱢᱚᱬᱮ ᱜᱷᱟᱨᱚᱸᱡᱽ ᱨᱮ ᱩᱱᱠᱩ ᱫᱚ ᱡᱚᱛᱚ ᱚᱲᱟᱜ ᱚᱲᱟᱜ ᱨᱮ ᱥᱮᱱ ᱠᱟᱛᱮ ᱠᱚ ᱟᱭᱳ ᱠᱚᱠᱚ ᱟᱹᱰᱤ ᱠᱚ ᱫᱤᱜ ᱫᱟᱲᱮᱭᱟᱜ ᱠᱚᱣᱟ ᱠᱚ ᱢᱮᱛᱟ ᱠᱚ ᱠᱟᱱᱟ ᱠᱚ ᱢᱟᱲᱟᱝ ᱨᱮ ᱩᱱᱠᱩ ᱦᱚᱸ ᱚᱱᱠᱟ ᱜᱮ ᱦᱟᱲᱟᱢ ᱠᱟᱲᱟ ᱠᱚ ᱦᱮᱡ ᱠᱟᱱᱟ ᱢᱮᱱᱛᱮ ᱩᱱᱠᱩ ᱦᱚᱸ ᱚᱱᱠᱟ ᱠᱚ ᱴᱚᱥ ᱞᱮᱫᱟ ᱜᱚᱜᱚ ᱛᱟᱠᱚ ᱟᱨ ᱚᱱᱟ ᱴᱚᱥ ᱨᱮ ᱩᱱᱠᱩ ᱦᱚᱸᱠᱚ ᱴᱚᱥ ᱥᱟᱶ ᱛᱮᱜᱮ ᱟᱨᱦᱚᱸ ᱠᱚ ᱫᱟᱹᱲ ᱟᱹᱜᱩ ᱠᱮᱫᱟ ᱵᱚᱞᱮ ᱩᱱᱠᱩ ᱜᱚᱜᱚ ᱴᱷᱮᱡ ᱜᱚᱜᱚ ᱛᱟᱠᱚ ᱴᱷᱮᱡ ᱛᱚᱵᱮ ᱢᱤᱫ ᱜᱚᱜᱚ ᱴᱷᱮᱡ ᱮ ᱨᱚᱲᱮᱫ ᱠᱟᱱ ᱛᱟᱦᱮᱱᱟ ᱠᱚ ᱵᱚᱞᱮ ᱪᱮᱫᱟᱜ ᱯᱮ ᱴᱚᱥ ᱮᱫ ᱞᱮᱭᱟ ᱢᱮᱱᱛᱮ ᱵᱟᱯᱮ ᱵᱟᱰᱟᱭᱟ ᱟᱫᱚ ᱩᱱᱠᱩ ᱫᱚ ᱵᱟᱠᱚ ᱵᱟᱲᱟᱭ ᱡᱚᱝᱟᱜ ᱠᱟᱱ ᱛᱟᱦᱮᱱᱟ ᱦᱟᱲᱟᱢ ᱠᱚᱲᱟ ᱠᱚ ᱦᱤᱡᱩᱜ ᱠᱟᱱᱟ ᱢᱮᱱᱛᱮ ᱚᱱᱟᱜᱮ ᱦᱚᱱᱫᱮᱠ ᱫᱚ ᱛᱟᱦᱮᱸ ᱠᱟᱱᱟ ᱟᱨ ᱴᱚᱥᱤᱭᱟᱜ ᱛᱮ ᱦᱮᱡ ᱠᱟᱛᱮ ᱩᱱᱠᱩ ᱜᱚᱜᱚ ᱛᱟᱠᱚ ᱫᱚ ᱦᱚᱴᱚᱜ ᱠᱚᱨᱮ ᱠᱟᱹᱭᱫᱟᱹ ᱠᱚ ᱡᱚᱠᱷᱟ ᱵᱟᱲᱟ ᱟᱠᱚ ᱠᱟᱱᱟ ᱟᱨ ᱡᱚᱠᱷᱟ ᱵᱟᱲᱟ ᱠᱟᱛᱮ ᱢᱮᱛᱟ ᱟᱠᱚ ᱠᱟᱱᱟ ᱠᱚ ᱱᱚᱣᱟ ᱦᱟᱥᱟ ᱡᱩᱢᱤ ᱫᱚ ᱟᱞᱮᱭᱟᱜ ᱠᱟᱱᱟ ᱟᱯᱮᱭᱟᱜ ᱫᱚ ᱵᱟᱝ ᱠᱟᱱᱟ ᱟᱞᱮᱭᱟᱜ ᱠᱟᱱᱟ ᱡᱩᱫᱤ ᱠᱷᱟᱡᱽᱱᱟ ᱯᱮ ᱮᱢ ᱮᱫᱟ ᱥᱮ ᱵᱟᱝ ᱟᱫᱚ ᱢᱮᱛᱟ ᱦᱮᱸ ᱮᱢᱮᱫ ᱠᱟᱱ ᱜᱮᱭᱟᱞᱮ ᱛᱚ ᱴᱷᱤᱠ ᱜᱮᱭᱟ ᱠᱷᱟᱡᱽᱱᱟ ᱠᱟᱜᱚᱡᱽ ᱫᱚ ᱫᱮᱱ ᱛᱚᱵᱮ ᱛᱚ ᱵᱟᱠᱚ ᱮᱢᱟᱜ ᱠᱚᱣᱟ ᱵᱟᱠᱚ ᱮᱢᱟᱜ ᱠᱚᱛᱮ ᱢᱮᱛᱟᱣᱟᱜ ᱠᱚᱣᱟ ᱠᱚ ᱵᱚᱞᱮ ᱟᱨᱦᱚᱸ ᱴᱷᱤᱠ ᱜᱮᱭᱟ ᱟᱞᱮ ᱞᱮ ᱦᱤᱡᱩᱜ ᱠᱟᱱᱟ ᱵᱟᱨᱚᱴᱟ ᱞᱟᱦᱟ ᱞᱟᱦᱟᱛᱮ ᱟᱯᱮᱭᱟᱜ ᱛᱤᱱᱟᱹᱜ ᱠᱷᱟᱡᱽᱱᱟ ᱠᱟᱜᱚᱡᱽ ᱠᱟᱱᱟ ᱡᱚᱛᱚ ᱡᱚᱢᱟ ᱴᱷᱤᱠ ᱠᱟᱜ ᱯᱮ ᱟᱞᱮ ᱞᱮ ᱦᱤᱡᱩᱜ ᱠᱟᱱᱟ ᱢᱮᱱᱛᱮ ᱛᱚ ᱱᱚᱣᱟ ᱠᱚ ᱠᱟᱛᱷᱟ ᱠᱚ ᱞᱟᱹᱭ ᱵᱟᱲᱟ ᱟᱹᱫᱤᱧ ᱠᱷᱟᱡ ᱛᱚ ᱠᱮᱭᱴᱟ ᱜᱟᱱ ᱤᱧ ᱦᱚᱸ ᱩᱱᱠᱩ ᱠᱚ ᱥᱮᱱ ᱵᱟᱲᱟ ᱠᱟᱛᱮ ᱯᱷᱳᱱ ᱛᱮᱜᱮᱧ ᱠᱮᱭᱴᱟ ᱜᱟᱱᱤᱧ ᱦᱚᱦᱚ ᱡᱟᱣᱨᱟ ᱠᱮᱫ ᱠᱚᱣᱟ ᱟᱹᱭᱩᱵ ᱥᱮᱡ ᱩᱱᱠᱩ ᱠᱚ ᱥᱮᱱ ᱵᱟᱲᱟ ᱠᱟᱛᱮ ᱛᱚ ᱵᱚᱨᱛᱚᱢᱟᱱ ᱚᱱᱟ ᱥᱚᱢᱚᱭ ᱫᱚ ᱦᱩᱭ ᱟᱠᱟᱱ ᱛᱟᱦᱮᱱᱟ ᱮᱠ ᱵᱟᱡᱟ ᱜᱟᱱ ᱚᱠᱛᱮ ᱨᱮ ᱚᱱᱟ ᱡᱟᱣᱨᱟ ᱵᱟᱲᱟᱜ ᱫᱚᱠᱚ ᱡᱟᱣᱨᱟᱜ ᱠᱟᱱᱟ ᱦᱟᱸᱜ ᱛᱚᱵᱮ ᱛᱟᱭᱚᱢ ᱛᱮ ᱟᱞᱮ ᱞᱮ ᱜᱚᱴᱷᱚᱱ ᱠᱮᱫᱟ ᱴᱷᱤᱠ ᱜᱮᱭᱟ ᱢᱟ ᱵᱚᱱ ᱛᱟᱦᱮᱱᱟ ᱥᱮᱫ ᱠᱚ ᱦᱤᱡᱩᱜ ᱠᱟᱱᱟ ᱪᱮᱫ ᱞᱮᱠᱟ ᱠᱚ ᱦᱤᱡᱩᱜ ᱠᱟᱱᱟ ᱦᱮᱡ ᱦᱚᱪᱚ ᱟᱹᱱᱤᱡ ᱠᱚ ᱢᱮᱱᱛᱮ ᱛᱚᱵᱮ ᱨᱚᱲ ᱫᱚᱠᱚ ᱨᱚᱲ ᱞᱮᱫ ᱜᱮᱭᱟ ᱠᱤᱱᱛᱩ ᱵᱟᱠᱚ ᱦᱮᱡ ᱞᱮᱱᱟ ᱛᱟᱭᱚᱢ ᱛᱮᱫᱚ ᱦᱟᱱᱛᱮ ᱢᱟᱨᱥᱟᱞ ᱟᱨᱦᱚᱸ ᱢᱮᱱ ᱠᱮᱫᱟ ᱚᱠᱚᱭ ᱛᱤᱱ ᱪᱟᱨ ᱵᱟᱡᱟ ᱠᱚ ᱦᱤᱡᱩᱜᱼᱟ ᱥᱮ ᱪᱮᱫ ᱢᱮᱱᱛᱮ

ᱱᱚᱰᱮ ᱫᱚ ᱱᱚᱰᱮ ᱱᱤᱭᱟᱹ ᱜᱮ ᱯᱷᱟᱥᱴ ᱫᱚ ᱦᱩᱭᱩᱜ ᱠᱟᱱᱟ ᱱᱚᱝᱠᱟ ᱟᱫᱚ ᱚᱱᱠᱟ ᱞᱮᱠᱟᱛᱮ ᱤᱧ ᱨᱟᱸᱜᱟᱣ ᱛᱮ ᱥᱮᱨ ᱞᱟᱹᱜᱤᱫ ᱟᱜ ᱜᱩᱨᱩᱭ ᱥᱟᱵ ᱞᱮᱫ ᱜᱮᱭᱟ ᱩᱱᱠᱩ ᱛᱩᱧ ᱠᱚᱧ ᱢᱮᱱ ᱞᱮᱫ ᱛᱮ ᱢᱮᱱᱛᱮ ᱟᱫᱚ ᱛᱟᱭᱚᱢ ᱛᱮᱫᱚ ᱢᱟᱱᱮ ᱵᱟᱠᱚ ᱦᱮᱡ ᱞᱮᱱᱟ ᱵᱟᱠᱚ ᱦᱮᱡ ᱞᱮᱱᱛᱮ ᱟᱫᱚ ᱚᱱᱮ ᱛᱮᱦᱮᱧ ᱫᱚ ᱟᱸᱜᱟᱭᱮᱱᱟ ᱟᱫᱚ ᱚᱱᱠᱟ ᱞᱮᱠᱟᱛᱮ ᱟᱞᱮ ᱨᱚᱛᱮ ᱨᱮᱱ ᱠᱚ ᱦᱮᱡ ᱞᱮᱱᱟ

ᱛᱮᱦᱮᱧ ᱛᱤᱱ ᱱᱚᱢᱵᱚᱨ ᱢᱟᱡᱽᱞᱤ ᱟᱹᱛᱩ ᱨᱮ ᱥᱟᱱᱟᱢ ᱥᱟᱱᱛᱟᱲ ᱯᱟᱹᱴᱷᱩᱣᱟᱹ ᱥᱟᱶᱛᱟ ᱡᱤᱞᱟᱹ ᱵᱟᱹᱥᱤ ᱥᱮᱫ ᱥᱟᱶᱛᱮ ᱟᱧᱪᱚᱞᱤᱠ ᱠᱚᱢᱤᱴᱤ ᱥᱮᱫ ᱥᱮᱴᱮᱨ ᱦᱩᱭᱱᱟ ᱟᱨ ᱥᱮᱴᱮᱨ ᱨᱮᱭᱟᱜ ᱵᱤᱥᱚᱭ ᱫᱚ ᱦᱩᱭᱱᱟ ᱡᱮ ᱛᱤᱦᱤᱧ ᱪᱟᱞᱟᱣ ᱧᱤᱫᱟᱹ ᱥᱟᱲᱮ ᱟᱴ ᱵᱟᱡᱟᱜ ᱚᱠᱛᱮ ᱥᱩᱱᱨᱟᱢ ᱦᱮᱢ ᱵᱟᱥᱠᱮᱭᱟᱜ ᱜᱷᱟᱨᱚᱸᱡᱽ ᱨᱮ ᱛᱤᱦᱤᱧ ᱚᱠᱟᱴᱟᱜ ᱜᱤᱫᱽᱨᱟᱹ ᱟᱠᱚᱨᱮᱱ ᱵᱩᱫᱽᱨᱟᱹᱭ ᱵᱟᱥᱠᱮ ᱜᱤᱫᱽᱨᱟᱹᱭ ᱯᱟᱲᱦᱟᱜ ᱠᱟᱱ ᱛᱟᱦᱮᱱᱟ ᱥᱟᱲᱮ ᱟᱴ ᱵᱟᱡᱟᱜ ᱚᱠᱛᱮ ᱟᱨ ᱚᱱᱟ ᱚᱠᱛᱮ ᱨᱮ ᱱᱤᱪᱚᱜ ᱡᱟᱹᱛ ᱢᱮᱱ ᱞᱮᱠᱷᱟᱱ ᱦᱚᱸ ᱵᱟᱝ ᱵᱟᱹᱲᱤᱡ ᱵᱟᱝ ᱵᱩᱡᱷᱟᱹᱜᱼᱟ ᱟᱨ ᱚᱱᱟ ᱚᱠᱛᱮ ᱨᱮ ᱥᱟᱹᱨᱤᱭᱟᱜ ᱜᱮ ᱩᱱᱠᱩ ᱫᱚ ᱢᱚᱪᱟ ᱛᱚᱞ ᱠᱟᱛᱮᱫ ᱩᱱᱠᱩ ᱫᱚ ᱱᱚᱣᱟ ᱜᱷᱟᱨᱚᱸᱡᱽ ᱠᱚ ᱵᱚᱞᱚ ᱞᱮᱱᱟ ᱟᱨ ᱵᱚᱞᱚ ᱚᱠᱛᱮ ᱨᱮ ᱚᱱᱟ ᱢᱤᱫ ᱵᱟᱨ ᱠᱟᱹᱢᱩ ᱛᱷᱚᱲᱟ ᱜᱟᱱ ᱟᱸᱡᱚᱢ ᱤᱭᱟᱹᱛᱮ ᱵᱩᱫᱷᱨᱟᱹᱭ ᱵᱟᱥᱠᱮ ᱜᱤᱫᱽᱨᱟᱹ ᱫᱚ ᱴᱚᱥ ᱞᱮᱫ ᱠᱚᱣᱟᱭ ᱟᱨ ᱴᱚᱥ ᱞᱮᱫ ᱠᱷᱟᱹᱛᱤᱨ ᱛᱮ ᱩᱱᱠᱩ ᱫᱚ ᱴᱚᱥ ᱥᱟᱶ ᱥᱟᱶᱛᱮ ᱩᱱᱠᱩ ᱫᱚᱠᱚ ᱫᱟᱹᱲ ᱤᱫᱤ ᱠᱮᱫᱟ ᱟᱨ ᱩᱱ ᱡᱚᱠᱷᱟᱡ ᱠᱚ ᱞᱮᱵᱮᱫ ᱥᱟᱱᱟᱝ ᱠᱮᱫᱮᱭᱟ ᱟᱨ ᱞᱮᱵᱮᱫ ᱠᱮᱫᱮᱭᱟ ᱠᱚ ᱟᱨᱦᱚᱸ ᱚᱱᱟ ᱯᱟᱭᱲᱟ ᱛᱮᱠᱚ ᱫᱟᱞ ᱠᱮᱫᱮᱭᱟ ᱥᱟᱶᱛᱮ ᱠᱚ ᱰᱷᱟᱠᱟ ᱴᱩᱠᱩ ᱠᱮᱫᱮᱭᱟ ᱟᱨ ᱤᱱᱟᱹ ᱚᱠᱛᱮ ᱨᱮ ᱰᱷᱟᱠᱟ ᱴᱩᱠᱩ ᱚᱠᱛᱮ ᱨᱮ ᱩᱱᱤ ᱜᱤᱫᱽᱨᱟᱹ ᱫᱚ ᱟᱨ ᱠᱚ ᱚᱨ ᱟᱹᱜᱩᱭᱮᱫᱮ ᱠᱟᱱ ᱛᱟᱦᱮᱱᱟ ᱚᱨ ᱟᱹᱜᱩ ᱚᱠᱛᱮ ᱥᱚᱢᱚᱭ ᱨᱮ ᱩᱱᱤ ᱜᱤᱫᱽᱨᱟᱹ ᱫᱚ ᱵᱚᱛᱚᱨ ᱛᱮ ᱚᱸᱰᱮ ᱠᱷᱚᱡ ᱟᱭᱟᱜ ᱫᱟᱹᱲᱤ ᱮᱢ ᱠᱟᱛᱮᱫ ᱤᱛᱤ ᱪᱷᱟᱰᱟᱣ ᱠᱟᱛᱮᱫ ᱫᱟᱹᱲ ᱠᱮᱫᱟ ᱟᱨ ᱤᱱᱟᱹ ᱚᱠᱛᱮ ᱨᱮ ᱢᱩᱛᱩᱞ ᱥᱮᱫ ᱞᱮᱠᱟᱛᱮ ᱫᱟᱹᱲ ᱠᱮᱫᱟ ᱟᱨ ᱚᱱᱠᱟ ᱚᱱᱟ ᱚᱠᱛᱮ ᱨᱮ ᱩᱱᱤ ᱠᱚ ᱞᱟᱜᱟ ᱞᱮᱫᱮ ᱜᱮᱭᱟ ᱢᱮᱱᱠᱷᱟᱱ ᱵᱟᱠᱚ ᱛᱤᱭᱳᱜ ᱞᱮᱫᱮᱭᱟ ᱛᱟᱭᱱᱚᱢ ᱤᱱᱟᱹ ᱛᱟᱭᱱᱚᱢ ᱫᱚ ᱪᱮᱫ ᱦᱩᱭᱱᱟ ᱟᱠᱚ ᱚᱲᱟᱜ ᱠᱷᱚᱱ ᱯᱩᱨᱩᱵ ᱱᱟᱠᱷᱟ ᱨᱮ ᱟᱨ ᱢᱤᱫᱴᱮᱱ ᱜᱷᱟᱨᱚᱸᱡᱽ ᱢᱮᱱᱟᱜᱼᱟ ᱟᱨ ᱚᱸᱰᱮ ᱫᱚ ᱢᱚᱦᱤᱞᱟ ᱠᱚ ᱛᱟᱦᱮᱸ ᱠᱟᱱᱟ ᱟᱨ ᱤᱱᱟᱹ ᱚᱠᱛᱮ ᱨᱮ ᱩᱱᱠᱩ ᱫᱚ ᱪᱟᱞᱟᱣ ᱠᱟᱛᱮᱫ ᱚᱸᱰᱮ ᱵᱟᱨᱭᱟ ᱢᱚᱦᱤᱞᱟ ᱫᱚ ᱩᱱᱠᱤᱱᱟᱜ ᱦᱚᱴᱚᱜ ᱨᱮ ᱚᱠᱟᱴᱟᱜ ᱫᱚ ᱠᱟᱹᱭᱫᱟᱹ ᱥᱮ ᱠᱷᱩᱠᱲᱤ ᱛᱟᱦᱮᱸ ᱠᱟᱱ ᱚᱱᱟ ᱫᱚ ᱦᱚᱴᱚᱜ ᱨᱮ ᱡᱚᱠᱷᱟ ᱠᱟᱛᱮ ᱠᱚ ᱢᱮᱛᱟ ᱠᱚ ᱠᱟᱱᱟ ᱡᱮ ᱫᱮᱱ ᱱᱚᱰᱮ ᱟᱯᱮᱭᱟᱜ ᱦᱟᱥᱟ ᱫᱚ ᱱᱚᱰᱮ ᱫᱚ ᱵᱟᱝ ᱠᱟᱱᱟ ᱟᱞᱮᱭᱟᱜ ᱦᱟᱥᱟ ᱠᱟᱱᱟ ᱟᱨ ᱚᱱᱠᱟ ᱞᱮᱠᱟ ᱠᱟᱛᱮ ᱱᱚᱰᱮ ᱨᱮᱱᱟᱜ ᱠᱷᱟᱡᱽᱱᱟ ᱚᱠᱟᱴᱟᱜ ᱢᱮᱱᱟᱜ ᱚᱱᱟ ᱠᱷᱟᱡᱽᱱᱟ ᱟᱞᱮ ᱮᱢᱟ ᱞᱮᱯᱮ ᱟᱨ ᱱᱚᱣᱟ ᱚᱱᱟ ᱚᱠᱛᱮ ᱨᱮ ᱱᱤᱭᱟᱹ ᱦᱚᱸᱠᱚ ᱢᱮᱛᱟ ᱠᱚᱣᱟ ᱡᱮ ᱱᱚᱣᱟ ᱠᱷᱟᱡᱽᱱᱟ ᱨᱚᱥᱤᱫ ᱵᱟᱨᱚ ᱵᱟᱡᱟ ᱧᱤᱫᱟᱹ ᱵᱷᱤᱛᱨᱤ ᱛᱮ ᱟᱞᱮ ᱮᱢᱟ ᱞᱮᱯᱮ ᱟᱨ ᱵᱟᱝᱠᱷᱟᱡ ᱫᱚ ᱟᱯᱮ ᱱᱚᱝᱠᱟ ᱢᱩᱥᱠᱤᱞ ᱦᱩᱭᱩᱜ ᱛᱟᱯᱮᱭᱟ ᱢᱮᱱᱛᱮ ᱩᱱᱠᱩ ᱠᱚ ᱨᱚᱲ ᱫᱚᱦᱚ ᱦᱚᱴᱚ ᱠᱟᱫᱟ ᱟᱨ ᱚᱱᱟ ᱤᱭᱟᱹ ᱛᱮᱜᱮ ᱟᱞᱮ ᱥᱟᱱᱟᱢ ᱥᱟᱱᱛᱟᱲ ᱯᱟᱹᱴᱷᱩᱣᱟᱹ ᱥᱟᱶᱛᱟ ᱚᱠᱟᱴᱟᱜ ᱞᱮ ᱵᱟᱰᱟᱭ ᱠᱮᱫ ᱟᱨ ᱚᱱᱟ ᱠᱚ ᱵᱩᱡᱷᱟᱹᱣ ᱡᱚᱝ ᱥᱟᱹᱨᱤᱭᱟᱜ ᱠᱟᱱᱟ ᱥᱮ ᱵᱟᱝ ᱠᱟᱱᱟ ᱚᱱᱟ ᱠᱚ ᱵᱩᱡᱷᱟᱹᱣ ᱠᱟᱛᱮ ᱞᱮ ᱵᱩᱡᱷᱟᱹᱣ ᱠᱮᱫᱟ ᱡᱮ ᱥᱟᱹᱨᱤᱭᱟᱜ ᱜᱮ ᱛᱤᱦᱤᱧ ᱟᱞᱮ ᱱᱚᱣᱟ ᱜᱷᱟᱨᱚᱸᱡᱽ ᱞᱮ ᱥᱮᱴᱮᱨᱱᱟ ᱟᱨ ᱞᱮ ᱵᱩᱡᱷᱟᱹᱣ ᱫᱟᱲᱮᱭᱟᱜ ᱠᱟᱫᱟ ᱡᱮ ᱛᱤᱦᱤᱧ ᱥᱟᱹᱨᱤᱭᱟᱜ ᱜᱮ ᱩᱱᱠᱩ ᱢᱩᱪᱟᱹᱫ ᱡᱟᱹᱛ ᱫᱚ ᱥᱟᱹᱨᱤᱭᱟᱜ ᱠᱚ ᱦᱮᱡ ᱞᱮᱱᱟ ᱟᱨ ᱚᱱᱠᱟ ᱠᱚ ᱫᱷᱚᱢᱠᱟᱣ ᱟᱠᱟᱫ ᱠᱚ ᱢᱮᱱᱛᱮ ᱩᱱᱠᱩ ᱜᱷᱟᱨᱚᱸᱡᱽ ᱥᱮᱫ ᱠᱷᱚᱱ ᱟᱞᱮ ᱦᱚᱸ ᱢᱤᱫ ᱵᱟᱨ ᱠᱟᱛᱷᱟ ᱞᱮ ᱵᱩᱡᱷᱟᱹᱣ ᱫᱟᱲᱮᱭᱟᱫᱟ ᱱᱤᱭᱟᱹ ᱜᱮ ᱡᱚᱛᱷᱟᱛ ᱠᱟᱛᱷᱟ ᱫᱚ